ᱟᱨ ᱚᱠᱟᱨᱮ ᱮᱠᱡᱟᱢ ᱦᱩᱭᱩᱜ ᱠᱟᱱᱟ ᱵᱷᱤᱰᱤᱭᱳ ᱨᱮ ᱧᱮᱞ ᱛᱟᱵᱚᱱ ᱯᱮ ᱱᱟᱜ ᱤᱧ ᱪᱟᱞᱟᱜ ᱠᱟᱱᱟ ᱜᱟᱛᱮ ᱠᱚ ᱯᱷᱟᱭᱱᱮᱞᱤ ᱡᱟᱦᱟᱸ ᱨᱮ ᱮᱠᱡᱟᱢ ᱦᱩᱭᱩᱜ ᱠᱟᱱᱟ ᱚᱸᱰᱮᱧ ᱥᱮᱴᱮᱨ ᱟᱠᱟᱱᱟ ᱟᱨ ᱤᱧ ᱠᱷᱚᱱ ᱟᱹᱰᱤ ᱞᱟᱦᱟ ᱨᱮ ᱧᱮᱞ ᱠᱚᱯᱮ ᱛᱤᱱᱟᱹᱜ ᱜᱟᱱ ᱦᱚᱲ ᱠᱚᱠᱚ ᱦᱮᱡ ᱟᱠᱟᱱᱟ ᱛᱤᱸᱜᱩ ᱵᱟᱲᱟᱜ ᱠᱟᱱᱟ ᱠᱚ ᱟᱨ ᱢᱤᱫ ᱜᱟᱛᱟᱠ ᱫᱚ ᱱᱟᱜ ᱮᱠᱡᱟᱢ ᱮᱢᱚᱜ ᱠᱚ ᱵᱚᱞᱚ ᱟᱠᱟᱱᱟ ᱟᱨ ᱟᱹᱣᱨᱤ ᱠᱚ ᱩᱰᱩᱠᱚᱜᱼᱟ ᱩᱱᱠᱩ ᱠᱚ ᱩᱰᱩᱠ ᱞᱮᱱᱠᱷᱟᱱ ᱜᱮ ᱟᱞᱮ ᱞᱮ ᱵᱚᱞᱚᱱᱟ ᱮᱠᱡᱟᱢ ᱮᱢᱚᱜ ᱦᱮᱸ ᱥᱮ ᱟᱨ ᱱᱚᱜᱼᱚᱭ ᱱᱤᱛᱚᱜ ᱡᱟᱦᱟᱸ ᱵᱤᱞᱰᱤᱝ ᱯᱮ ᱧᱮᱞ ᱧᱟᱢᱮᱫᱼᱟ ᱥᱮ ᱱᱚᱣᱟ ᱵᱤᱞᱰᱤᱝ ᱨᱮᱜᱮ ᱟᱞᱮᱭᱟᱜ ᱮᱠᱡᱟᱢ ᱫᱚ ᱱᱟᱜ ᱠᱷᱟᱱ ᱦᱩᱭᱩᱜ ᱠᱟᱱᱟ ᱠᱚᱢᱯᱤᱭᱩᱴᱟᱨ ᱢᱟᱫᱽᱫᱷᱚᱢ ᱛᱮ ᱦᱮᱸ ᱥᱮ ᱠᱚᱢᱯᱤᱭᱩᱴᱟᱨ ᱨᱮ ᱮᱠᱡᱟᱢ ᱫᱚᱞᱮ ᱮᱢᱟ ᱱᱟᱜ ᱠᱷᱟᱱ ᱟᱨ ᱱᱩᱠᱩ ᱱᱚᱣᱟ ᱠᱚᱨᱮ ᱠᱚ ᱫᱩᱲᱩᱵ ᱟᱠᱟᱱᱟ ᱟᱹᱰᱤ ᱜᱟᱱ ᱠᱮᱱᱰᱤᱰᱮᱴ ᱞᱟᱦᱟ ᱛᱮ ᱠᱷᱚᱱ ᱠᱚ ᱦᱮᱡ ᱥᱮᱴᱮᱨ ᱟᱠᱟᱱᱟ ᱟᱨ ᱵᱤᱞᱰᱤᱝ ᱠᱚ ᱥᱩᱨ ᱠᱚᱨᱮ ᱦᱚᱸ ᱱᱚᱝᱠᱟ ᱢᱮᱱᱟᱜ ᱟᱠᱟᱫᱼᱟ ᱦᱚᱸ ᱛᱚᱨᱟ ᱧᱮᱞ ᱯᱮ ᱢᱟᱨᱟᱝ ᱢᱟᱨᱟᱝ ᱵᱤᱞᱰᱤᱝ ᱠᱚ ᱦᱮᱸ ᱥᱮ ᱢᱚᱱᱤᱠᱟᱧᱪᱚᱱ ᱵᱤᱞᱰᱤᱝ ᱟᱨ ᱱᱚᱛᱮ ᱧᱮᱞ ᱠᱚᱯᱮ ᱠᱮᱱᱰᱤᱰᱮᱴ ᱠᱚ ᱩᱰᱩᱠᱚᱜ ᱠᱟᱱᱟ ᱱᱤᱛᱚᱜ ᱫᱚ ᱱᱟᱜ ᱟᱞᱮᱭᱟᱜ ᱯᱟᱞᱟ ᱟᱞᱮ ᱯᱚᱨᱤᱠᱠᱷᱟ ᱮᱢᱚᱜ ᱞᱮ ᱵᱚᱞᱚᱱ ᱠᱟᱱᱟ ᱦᱳᱭ ᱥᱮ ᱛᱚ ᱜᱟᱛᱮ ᱠᱚ ᱱᱩᱠᱩ ᱯᱮ ᱧᱮᱞᱮᱫ ᱠᱚᱣᱟ ᱱᱩᱠᱩ ᱞᱟᱭᱤᱱ ᱞᱟᱭᱤᱱ ᱛᱮᱠᱚ ᱵᱚᱞᱚᱱ ᱠᱟᱱᱟ ᱮᱠᱡᱟᱢ ᱮᱢᱚᱜ ᱦᱮᱸ ᱥᱮ ᱟᱫᱚ ᱛᱟᱵᱚ ᱤᱧ ᱦᱚᱸ ᱮᱠᱡᱟᱢ ᱮᱢᱚᱜ ᱤᱧ ᱵᱚᱞᱚ ᱞᱮᱱ ᱜᱮ ᱛᱟᱨᱯᱚᱨᱮ ᱦᱟᱸᱜ ᱠᱷᱟᱱ ᱮᱠᱡᱟᱢ ᱠᱚᱧ ᱚᱞ ᱢᱩᱪᱟᱹᱫ ᱞᱮᱜᱮ ᱛᱟᱨᱯᱚᱨᱮ ᱟᱨᱦᱚᱸ ᱵᱚᱱ ᱧᱟᱯᱟᱢᱟ ᱱᱟᱜ ᱠᱷᱟᱱ ᱦᱳᱭ ᱥᱮ ᱛᱚ ᱢᱟ ᱮᱱᱠᱷᱟᱱ ᱵᱷᱤᱰᱤᱭᱳ ᱧᱮᱞ ᱛᱟᱵᱚᱱ ᱯᱮ ᱯᱷᱟᱭᱱᱮᱞᱤ ᱜᱟᱛᱮ ᱠᱚ ᱮᱠᱡᱟᱢ ᱠᱚᱞᱮ ᱚᱞ ᱢᱩᱪᱟᱹᱫ ᱠᱮᱜᱼᱟ ᱟᱨ ᱱᱤᱛᱚᱜ ᱫᱚ ᱦᱚᱨ ᱦᱚᱨ ᱛᱮᱞᱮ ᱛᱟᱲᱟᱢ ᱟᱠᱟᱜᱼᱟ ᱥᱚᱞᱴ ᱞᱮᱠ ᱟᱥᱮ ᱯᱟᱥᱮ ᱨᱮᱜᱮ ᱱᱚᱣᱟ ᱡᱟᱭᱜᱟ ᱫᱚ ᱢᱮᱱᱟᱜᱼᱟ ᱦᱮᱸ ᱥᱮ ᱟᱨ ᱡᱟᱦᱟᱸ ᱵᱤᱞᱰᱤᱝ ᱨᱮᱞᱮ ᱮᱠᱡᱟᱢ ᱞᱮ ᱮᱢ ᱠᱮᱜᱼᱟ ᱥᱮ ᱚᱱᱟ ᱵᱤᱞᱰᱤᱝ ᱨᱮᱭᱟᱜ ᱧᱩᱛᱩᱢ ᱫᱚ ᱦᱩᱭᱩᱜ ᱠᱟᱱᱟ ᱜᱤᱛ ᱵᱤᱛᱟᱱ ᱟᱨ ᱚᱱᱟ ᱫᱚ ᱦᱩᱭᱩᱜ ᱠᱟᱱᱟ ᱴᱟᱴᱟ ᱠᱚᱱᱥᱟᱞᱴᱮᱱᱥᱤ ᱥᱟᱨᱵᱷᱤᱥᱮᱥ ᱚᱱᱟ ᱵᱤᱞᱰᱤᱝ ᱟᱫᱚ ᱚᱸᱰᱮ ᱜᱮ ᱛᱟᱵᱚ ᱮᱠᱡᱟᱢ ᱫᱚ ᱦᱩᱭᱮᱱᱟ ᱟᱨ ᱠᱮᱱᱰᱤᱰᱮᱴ ᱟᱜ ᱜᱟᱹᱲᱤ ᱠᱚ ᱧᱮᱞ ᱯᱮ ᱛᱤᱱᱟᱹᱜ ᱥᱟᱸᱜᱮ ᱛᱤᱸᱜᱩ ᱟᱠᱟᱱᱟ ᱟᱨ ᱠᱮᱱᱰᱤᱰᱮᱴ ᱠᱚᱠᱚ ᱛᱟᱲᱟᱢᱮᱜᱼᱟ ᱦᱟᱱᱛᱮ ᱱᱟᱛᱮ ᱠᱚ ᱪᱟᱞᱟᱜ ᱠᱟᱱᱟ ᱦᱮᱸᱥᱮ ᱟᱨ ᱟᱞᱮᱭᱟᱜ ᱮᱠᱡᱟᱢ ᱠᱚᱫᱚ ᱦᱩᱭ ᱢᱩᱪᱟᱹᱫ ᱟᱠᱟᱱᱟ ᱟᱫᱚ ᱱᱤᱛᱚᱜ ᱫᱚ ᱚᱲᱟᱜ ᱞᱮ ᱥᱮᱱᱚᱜ ᱠᱟᱱᱟ ᱟᱨ ᱱᱚᱣᱟ ᱵᱤᱞᱰᱤᱝ ᱧᱮᱞ ᱯᱮ ᱛᱤᱱᱟᱹᱜ ᱢᱟᱨᱟᱝᱟ ᱦᱮᱸᱥᱮ ᱟᱨ ᱪᱚᱞᱚ ᱱᱤᱛᱚᱜ ᱫᱚ ᱪᱟᱞᱟᱣ ᱞᱮ ᱛᱟᱵᱚᱱ ᱜᱮ ᱱᱤᱛᱚᱜ ᱫᱚ ᱟᱞᱮ ᱚᱲᱟᱜ ᱞᱮ ᱨᱩᱣᱟᱹᱲ ᱠᱟᱱᱟ ᱟᱨ ᱡᱟᱦᱟᱸ ᱨᱮ ᱵᱟᱥ ᱞᱮ ᱥᱟᱵᱟ ᱥᱮ ᱚᱱᱟ ᱵᱟᱥ ᱥᱴᱚᱯᱮᱡᱽ ᱨᱮᱭᱟᱜ ᱧᱩᱛᱩᱢ ᱫᱚ ᱦᱩᱭᱩᱜ ᱠᱟᱱᱟ ᱠᱚᱞᱮᱡᱽ ᱢᱳᱲ ᱡᱷᱤᱞ ᱚᱱᱟ ᱫᱚ ᱦᱩᱭᱩᱜ ᱠᱟᱱᱟ ᱥᱚᱞᱴ ᱞᱮᱠ ᱥᱩᱨ ᱨᱮᱜᱮ ᱦᱟᱸᱜ ᱠᱷᱟᱱ ᱚᱱᱟ ᱵᱟᱥ ᱥᱴᱚᱯᱮᱡᱽ ᱫᱚ ᱟᱫᱚ ᱚᱸᱰᱮ ᱠᱷᱚᱱ ᱜᱮ ᱦᱟᱸᱜ ᱠᱷᱟᱱ ᱵᱟᱥ ᱞᱮ ᱥᱟᱵᱟ ᱟᱨ ᱦᱟᱣᱲᱟ ᱞᱮ ᱦᱤᱡᱩᱜᱼᱟ ᱡᱟᱦᱟᱸ ᱨᱮ ᱮᱠᱡᱟᱢ ᱦᱩᱭᱩᱜ ᱠᱟᱱ ᱛᱟᱦᱮᱱᱟ ᱥᱮ ᱚᱸᱰᱮ ᱠᱷᱚᱱᱟᱜ ᱥᱚᱞᱴ ᱞᱮᱠ ᱨᱮ ᱡᱟᱦᱟᱸ ᱨᱮ ᱵᱟᱥ ᱥᱟᱵ ᱦᱩᱭᱩᱜᱼᱟ ᱚᱸᱰᱮ ᱫᱚ ᱫᱚᱥ ᱢᱤᱱᱤᱴ ᱜᱟᱱ ᱛᱟᱲᱟᱢ ᱦᱚᱨ ᱠᱟᱱᱟ ᱟᱫᱚ ᱞᱮ ᱛᱟᱲᱟᱢ ᱟᱠᱟᱫ ᱜᱮᱭᱟ ᱟᱨ ᱛᱟᱲᱟᱢ ᱦᱚᱨ ᱦᱚᱨ ᱛᱮ ᱡᱟᱦᱟᱸ ᱵᱤᱞᱰᱤᱝ ᱠᱚ ᱫᱤᱥᱟᱹᱜ ᱠᱟᱱᱟ ᱚᱱᱟ ᱠᱚᱧ ᱫᱮᱠᱷᱟᱣ ᱟᱯᱮ ᱠᱟᱱᱟ ᱧᱮᱞ ᱛᱟᱯᱮ ᱛᱟᱵᱚᱱ ᱟᱨ ᱦᱚᱲ ᱢᱟᱱᱮ ᱦᱚᱨ ᱨᱮᱭᱟᱜ ᱱᱟᱡᱟᱨᱟ ᱧᱮᱞ ᱛᱟᱵᱚᱱ ᱯᱮ ᱦᱚᱨ ᱠᱚ ᱛᱤᱱᱟᱹᱜ ᱪᱷᱤᱢ ᱪᱷᱟᱢ ᱪᱚᱨᱚᱠ ᱜᱮ

ᱟᱨ ᱱᱤᱭᱟᱹ ᱫᱷᱟᱨᱮ ᱧᱮᱞ ᱯᱮ ᱵᱟᱥ ᱠᱚ ᱦᱤᱡᱩᱜ ᱠᱟᱱᱟ ᱦᱚᱲ ᱠᱚᱠᱚ ᱫᱮᱡᱚᱜ ᱠᱟᱱᱟ ᱟᱨ ᱠᱚ ᱥᱮᱱᱚᱜ ᱠᱟᱱᱟ ᱟᱨ ᱟᱞᱮ ᱫᱚ ᱦᱟᱣᱲᱟ ᱞᱮ ᱥᱮᱱᱚᱜᱼᱟ ᱱᱚᱣᱟ ᱵᱟᱥ ᱦᱮᱡ ᱮᱱ ᱛᱟᱞᱮᱭᱟ ᱦᱟᱣᱲᱟ ᱵᱟᱥ ᱦᱮᱸ ᱥᱮ ᱟᱨ ᱱᱚᱣᱟ ᱫᱚ ᱤᱞᱮᱠᱴᱨᱚᱱᱤᱠ ᱵᱟᱥ ᱠᱟᱱ ᱜᱮᱭᱟ ᱛᱚ ᱪᱚᱞᱚ ᱦᱟᱣᱲᱟ ᱵᱚᱱ ᱥᱮᱱ ᱞᱮᱱ ᱜᱮ